ᱡᱚᱦᱟᱨ ᱜᱮ ᱫᱤᱥ ᱦᱩᱫᱤᱥ ᱥᱟᱶᱛᱟ ᱟᱵᱮᱱ ᱤᱭᱩᱴᱩᱵᱽ ᱪᱮᱱᱮᱞ ᱠᱷᱚᱱ ᱥᱟᱱᱟᱢ ᱜᱟᱛᱮ ᱠᱚ ᱥᱟᱹᱜᱩᱱ ᱫᱟᱨᱟᱢ ᱛᱚ ᱛᱤᱦᱤᱧᱟᱜ ᱵᱷᱤᱰᱤᱭᱳ ᱨᱮᱫᱚᱧ ᱞᱟᱹᱭᱟ ᱯᱟᱹᱴᱷᱩᱣᱟᱹ ᱠᱚ ᱞᱟᱹᱜᱤᱫ ᱡᱟᱦᱟᱸᱭ ᱡᱟᱦᱟᱸᱭ ᱢᱟᱫᱽᱫᱷᱚᱢᱤᱠ ᱮᱢ ᱟᱠᱟᱫᱟ ᱠᱚ ᱥᱮ ᱮᱢ ᱟᱠᱟᱫ ᱛᱟᱵᱚᱱᱟ ᱠᱚ ᱩᱱᱠᱩ ᱠᱚ ᱞᱟᱹᱜᱤᱫ ᱛᱚ ᱛᱤᱦᱤᱧ ᱫᱚ ᱳᱭᱮᱥᱴ ᱵᱮᱝᱜᱚᱞ ᱨᱮᱱᱟᱜ ᱨᱮᱡᱟᱞ ᱧᱟᱢᱚᱜᱼᱟ ᱥᱮ ᱚᱱᱞᱟᱭᱤᱱ ᱠᱷᱚᱡ ᱵᱚᱱ ᱪᱮᱠ ᱫᱟᱲᱮᱭᱟᱜᱼᱟ ᱚᱱᱟ ᱞᱟᱹᱜᱤᱫ ᱛᱚ ᱜᱟᱛᱮ ᱠᱚ ᱡᱟᱦᱟᱸᱭ ᱡᱟᱦᱟᱸᱭ ᱵᱟᱵᱚᱱ ᱵᱟᱲᱟᱭᱟ ᱡᱮ ᱚᱱᱞᱟᱭᱤᱱ ᱛᱮ ᱥᱮ ᱢᱳᱵᱟᱭᱤᱞ ᱠᱷᱚᱱ ᱪᱤᱠᱟᱹᱛᱮ ᱟᱵᱚ ᱨᱮᱡᱟᱞ ᱵᱚᱱ ᱧᱮᱞ ᱫᱟᱲᱮᱭᱟᱜᱼᱟ ᱛᱚ ᱜᱟᱛᱮ ᱠᱚ ᱚᱱᱟ ᱞᱟᱹᱜᱤᱫ ᱫᱚ ᱟᱵᱚ ᱰᱟᱭᱨᱮᱠᱴ ᱠᱨᱳᱢ ᱵᱟᱠᱷᱟᱡ ᱜᱩᱜᱳᱞ ᱛᱮᱵᱚᱱ ᱪᱟᱞᱟᱜ ᱢᱟ ᱚᱸᱰᱮ ᱪᱟᱞᱟᱣ ᱠᱟᱛᱮ ᱟᱵᱚ ᱥᱩᱫᱩ ᱵᱚᱱ ᱚᱞ ᱢᱟ ᱳᱭᱮᱥᱴ ᱵᱮᱝᱜᱚᱞ ᱢᱟᱫᱽᱫᱷᱚᱢᱤᱠ ᱨᱮᱡᱟᱞᱴ ᱪᱮᱠ ᱫᱩ ᱦᱟᱡᱟᱨ ᱵᱟᱭᱤᱥ ᱛᱚ ᱜᱟᱛᱮ ᱠᱚ ᱱᱚᱣᱟ ᱚᱞ ᱠᱟᱛᱮ ᱰᱟᱭᱨᱮᱠᱴ ᱟᱵᱚ ᱮᱠᱫᱚᱢ ᱯᱷᱟᱥᱴ ᱳᱭᱮᱵᱽᱥᱟᱭᱤᱴ ᱨᱮ ᱵᱚᱱ ᱡᱚᱴᱮᱫ ᱢᱟ ᱡᱚᱛᱚ ᱠᱷᱚᱱ ᱞᱟᱦᱟ ᱨᱮᱜᱮ ᱦᱤᱡᱩᱜᱼᱟ ᱛᱚ ᱚᱱᱟ ᱳᱭᱮᱵᱽᱥᱟᱭᱤᱴ ᱨᱮ ᱡᱚᱴᱮᱫ ᱠᱟᱛᱮ ᱚᱸᱰᱮ ᱵᱚᱱ ᱠᱞᱤᱠ ᱢᱟ ᱠᱞᱤᱠ ᱠᱟᱛᱮ ᱟᱵᱚ ᱰᱟᱭᱨᱮᱠᱴ ᱡᱟᱦᱟᱸ ᱴᱷᱮᱱ ᱵᱚᱱ ᱧᱮᱞ ᱫᱟᱲᱮᱭᱟᱜᱼᱟ ᱚᱸᱰᱮ ᱵᱚᱱ ᱵᱚᱞᱚᱜᱼᱟ ᱵᱚᱞᱚ ᱠᱟᱛᱮ ᱚᱸᱰᱮ ᱟᱵᱚ ᱟᱵᱚᱣᱟᱜ ᱰᱮᱴ ᱚᱯᱷ ᱵᱟᱨ ᱟᱨ ᱮᱰᱢᱤᱴ ᱨᱮᱱᱟᱜ ᱱᱟᱢᱵᱟᱨ ᱵᱚᱱ ᱚᱞ ᱠᱷᱟᱱ ᱵᱚᱱ ᱪᱮᱠ ᱫᱟᱲᱮᱭᱟᱜᱼᱟ ᱛᱚ ᱜᱟᱛᱮ ᱠᱚ ᱡᱩᱫᱤ ᱛᱟᱣ ᱨᱮᱦᱚᱸ ᱵᱟᱝ ᱦᱩᱭᱩᱜᱼᱟ ᱛᱚ ᱜᱟᱛᱮ ᱠᱚ ᱤᱧᱟᱝ ᱵᱷᱤᱰᱤᱭᱳ ᱞᱟᱛᱟᱨ ᱨᱮ ᱰᱤᱥᱠᱨᱤᱯᱥᱚᱱ ᱨᱮ ᱚᱱᱟ ᱨᱮᱱᱟᱜ ᱞᱤᱝᱠ ᱛᱟᱦᱮᱱᱟ ᱚᱸᱰᱮ ᱵᱚᱱ ᱡᱚᱴᱮᱫ ᱞᱮᱠᱷᱟᱡ ᱜᱮ ᱰᱟᱭᱨᱮᱠᱴ ᱚᱸᱰᱮ ᱟᱵᱚ ᱵᱚᱱ ᱥᱮᱱ ᱫᱟᱲᱮᱭᱟᱜᱼᱟ ᱛᱚ ᱚᱱᱟ ᱞᱟᱹᱜᱤᱫ ᱛᱤᱦᱤᱧ ᱛᱤᱱ ᱡᱩᱱ ᱫᱩ ᱦᱟᱡᱟᱨ ᱵᱟᱭᱤᱥ ᱛᱤᱦᱤᱧᱚᱜ ᱚᱱᱟ ᱨᱮᱡᱟᱞᱴ ᱵᱚᱱ ᱧᱮᱞ ᱫᱟᱲᱮᱭᱟᱜᱼᱟ ᱫᱚᱥᱴᱟ ᱯᱚᱨ ᱠᱷᱚᱡ ᱛᱚ ᱚᱱᱟ ᱞᱟᱹᱜᱤᱫ ᱛᱟᱺᱜᱤ ᱛᱟᱲᱟᱨᱮ ᱛᱟᱦᱮᱸ ᱠᱚᱜ ᱛᱟᱵᱚᱱ ᱯᱮ ᱥᱟᱱᱟᱢ ᱵᱚᱭᱦᱟ ᱠᱚ